ᱠᱟᱭᱨᱟ ᱵᱟᱦᱟ ᱵᱚᱱ ᱦᱟᱛᱟᱣ ᱟᱠᱟᱫᱟ ᱞᱟᱛᱟᱨ ᱨᱮ ᱯᱮᱯᱟᱨ ᱵᱚᱱ ᱟᱴᱮᱫ ᱠᱟᱣᱫᱟ ᱛᱤ ᱨᱮ ᱞᱩᱲᱤ ᱠᱚ ᱞᱟᱴᱷᱮᱜᱼᱟ ᱚᱱᱟ ᱦᱚᱛᱮᱡ ᱛᱮ ᱱᱚᱣᱟ ᱥᱩᱱᱩᱢ ᱵᱚᱱ ᱦᱟᱛᱟᱣ ᱟᱠᱟᱫᱟ ᱛᱩᱲᱤ ᱥᱩᱱᱩᱢ ᱟᱨ ᱵᱤᱱᱴᱷᱤ ᱵᱚᱱ ᱥᱩᱨ ᱟᱠᱟᱫᱟ ᱪᱷᱟᱲᱟᱣ ᱞᱮᱜᱮ ᱵᱚᱱ ᱞᱟᱦᱟᱛᱮ ᱛᱤ ᱨᱮ ᱥᱩᱱᱩᱢ ᱵᱚᱱ ᱚᱡᱚᱜ ᱠᱮᱫᱟ ᱟᱨ ᱵᱤᱱᱴᱷᱤ ᱨᱮᱵᱚᱱ ᱚᱡᱚᱜ ᱟᱫᱟ ᱥᱚᱠᱛᱚ ᱰᱟᱱᱴᱤ ᱡᱟᱦᱟᱸ ᱨᱮ ᱵᱚᱦᱚᱜ ᱢᱮᱱᱟᱜᱼᱟ ᱚᱱᱟ ᱵᱚᱱ ᱪᱷᱟᱰᱟᱣ ᱮᱫᱟ ᱟᱨ ᱦᱚᱸᱜᱼᱚ ᱱᱚᱣᱟ ᱡᱟᱦᱟᱸ ᱰᱷᱚᱸᱜᱟ ᱞᱮᱠᱟ ᱢᱮᱱᱟᱜᱼᱟ ᱚᱱᱟ ᱵᱚᱱ ᱪᱷᱟᱰᱟᱣ ᱜᱤᱰᱤ ᱠᱟᱜ ᱠᱟᱱᱟ ᱪᱩᱯᱤ ᱛᱮᱫ ᱫᱚᱵᱚᱱ ᱜᱮᱫ ᱠᱟᱜ ᱠᱟᱱᱟ ᱱᱤᱱ ᱢᱟᱨᱟᱝ ᱠᱟᱛᱮ ᱵᱚᱱ ᱯᱤᱥ ᱠᱮᱫᱟ ᱚᱱᱟ ᱢᱤᱫᱴᱟᱝ ᱤᱭᱟᱹ ᱜᱮ ᱯᱮᱭᱟ ᱠᱤ ᱯᱩᱱᱭᱟ ᱡᱟᱦᱟᱸᱭᱟᱜ ᱡᱟᱦᱟᱸ ᱞᱮᱠᱟ ᱤᱪᱪᱷᱟᱹ ᱱᱤᱱᱟᱹᱜ ᱜᱟᱱ ᱵᱚᱱ ᱥᱟᱞᱟ ᱠᱮᱫᱟ ᱧᱮᱞ ᱟᱵᱚᱱ ᱟᱫᱚ ᱡᱩᱫᱤ ᱵᱟᱵᱚᱱ ᱥᱟᱞᱟ ᱫᱟᱲᱮᱭᱟᱜ ᱠᱷᱟᱡ ᱫᱚ ᱟᱫᱚ ᱮᱴᱟᱜ ᱨᱚᱠᱚᱢ ᱠᱟᱛᱮ ᱵᱚᱱ ᱥᱟᱞᱟᱭᱟ ᱜᱮᱱᱮᱡ ᱜᱮᱱᱮᱡᱚᱜᱼᱟ ᱫᱚᱢᱮ

ᱩᱱᱠᱤᱱ ᱫᱚ ᱥᱚᱱᱤ ᱨᱚᱵᱤ ᱪᱷᱟᱲᱟ ᱫᱚ ᱵᱟᱠᱚ ᱡᱚᱢᱟ ᱟᱨ ᱮᱱ ᱦᱤᱞᱳᱜ ᱜᱮ ᱤᱥᱤᱱ ᱢᱮ ᱡᱮᱫᱤᱱ ᱡᱚᱛᱚ ᱦᱚᱲ ᱠᱚ ᱛᱟᱦᱮᱱᱟ ᱟᱭᱢᱟ ᱦᱚᱲ ᱛᱮ ᱥᱟᱞᱟ ᱞᱮᱱᱠᱷᱟᱱ ᱞᱚᱜᱚᱱ ᱦᱩᱭ ᱜᱚᱫᱚᱜᱼᱟ ᱥᱟᱞᱟ ᱟᱨ ᱚᱱᱟ ᱥᱟᱞᱟ ᱜᱮ ᱵᱤᱨᱚᱠᱛᱤᱠᱚᱨ ᱱᱤᱛᱚᱜ ᱫᱚ ᱚᱱᱟ ᱵᱚᱦᱚᱜ ᱠᱚᱦᱚᱸ ᱟᱫᱚ ᱵᱟᱭ ᱧᱟᱢᱚᱜᱼᱟ ᱱᱚᱣᱟᱢ ᱧᱟᱢ ᱠᱷᱟᱱ ᱫᱚ ᱦᱟᱱᱛᱮ ᱜᱮᱡᱮᱨ ᱮᱱ ᱛᱟᱢ ᱜᱮ ᱠᱮᱪᱟᱜ ᱮᱱ ᱛᱟᱢ ᱜᱮ ᱱᱚᱥᱴᱚᱭᱮᱱ ᱜᱮ ᱡᱤᱱᱤᱥᱴᱟᱜ ᱫᱚ ᱱᱤᱛᱚᱜ ᱫᱚ ᱛᱚᱵᱩ ᱱᱚᱣᱟᱴᱟᱜ ᱫᱚ ᱧᱟᱢᱚᱜ ᱠᱟᱱᱟ ᱮᱨ ᱯᱚᱨᱮ ᱥᱴᱮᱯ ᱠᱚᱫᱚ ᱟᱫᱚ ᱵᱟᱭ ᱧᱟᱢᱚᱜᱼᱟ ᱚᱱᱠᱟ ᱜᱮᱡᱮᱨᱚᱜ ᱠᱟᱱᱟ ᱥᱟᱵ ᱥᱟᱵ ᱛᱮᱜᱮ ᱚᱱᱟᱢ ᱦᱟᱹᱛᱲᱟᱹᱣ ᱠᱷᱟᱱ ᱫᱚ ᱱᱚᱛᱮᱱᱟᱜ ᱠᱚ ᱟᱫᱚ ᱵᱟᱞᱮ ᱪᱟᱞᱟᱜᱼᱟ ᱟᱫᱚ ᱢᱟᱱᱮ ᱠᱟᱹᱴᱤᱡ ᱜᱮᱭᱟ ᱚᱱᱛᱮ ᱫᱚ ᱟᱫᱚ ᱥᱟᱵ ᱛᱮᱦᱚᱸ ᱱᱚᱜᱼᱚ ᱱᱚᱣᱟ ᱡᱮᱢ ᱤᱭᱟᱹᱭᱮᱫᱟ ᱱᱚᱜᱼᱚ ᱱᱚᱣᱟ ᱡᱮ ᱚᱴᱟᱜ ᱮᱫᱟ ᱚᱱᱟ ᱚᱴᱟᱜ ᱦᱚᱸ ᱵᱟᱭ ᱚᱴᱟᱜᱚᱜᱼᱟ ᱠᱮᱪᱟᱜᱚᱜ ᱠᱟᱱᱟ ᱵᱟᱹᱴᱤ ᱨᱮ ᱫᱟᱜ ᱮᱢ ᱦᱟᱛᱟᱣ ᱠᱮᱫᱟ ᱟᱨ ᱚᱱᱟ ᱨᱮ ᱛᱷᱚᱲᱟ ᱥᱟᱥᱟᱝ ᱟᱨ ᱥᱩᱱᱩᱢ ᱞᱟᱜᱟᱣ ᱠᱟᱛᱮᱫ ᱡᱮᱢᱱᱤ ᱡᱮᱢᱱᱤ ᱜᱮᱫ ᱦᱩᱭᱩᱜᱼᱟ ᱛᱮᱢᱱᱤ ᱛᱮᱢᱱᱤ ᱱᱚᱸᱰᱮ ᱡᱚᱵᱮ ᱠᱟᱜ ᱦᱩᱭᱩᱜᱼᱟ ᱛᱟᱦᱚᱞᱮ ᱚᱱᱟ ᱫᱚ ᱠᱟᱞᱟᱨ ᱛᱮᱫ ᱵᱟᱭ ᱪᱮᱧᱡᱚᱜᱼᱟ ᱵᱟᱭ ᱦᱮᱸᱫᱮᱜᱼᱟ ᱢᱟᱱᱮ ᱯᱩᱬ ᱜᱮ ᱛᱟᱦᱮᱱᱟ ᱟᱫᱚ ᱱᱤᱛᱚᱜ ᱫᱚ ᱱᱚᱣᱟ ᱵᱚᱱ ᱦᱟᱛᱟᱣ ᱠᱮᱫᱟ ᱱᱚᱣᱟ ᱠᱟᱹᱴᱤᱡ ᱟᱜ ᱯᱚᱨᱥᱚᱱ ᱫᱚ ᱥᱟᱞᱟ ᱵᱟᱭ ᱡᱩᱛᱩᱜᱼᱟ ᱚᱱᱠᱟ ᱵᱚᱱ ᱜᱮᱫ ᱠᱮᱫᱟ ᱜᱮᱫ ᱦᱚᱸ ᱵᱟᱭ ᱡᱩᱛᱩᱜᱼᱟ ᱟᱫᱚ ᱚᱱᱠᱟ ᱵᱚᱱ ᱜᱮᱫ ᱠᱮᱫᱟ ᱯᱤᱥ ᱯᱤᱥ ᱤᱧ ᱫᱚ ᱱᱚᱝᱠᱟᱧ ᱜᱮᱫᱟ ᱠᱚᱢᱮᱱᱴ ᱥᱮᱠᱥᱮᱱ ᱨᱮ ᱚᱞ ᱛᱟᱵᱚᱱ ᱯᱮ ᱚᱠᱚᱭ ᱪᱮᱫ ᱞᱮᱠᱟ ᱠᱟᱛᱮᱫ ᱱᱚᱣᱟ ᱠᱟᱭᱨᱟ ᱵᱟᱦᱟ ᱯᱮ ᱥᱟᱞᱟᱭᱟ ᱱᱚᱣᱟ ᱠᱷᱚᱱ ᱡᱩᱫᱤ ᱟᱨᱚ ᱥᱚᱦᱚᱡᱽ ᱯᱚᱫᱽᱫᱷᱚᱛᱤ ᱢᱮᱱᱟᱜ ᱠᱷᱟᱱ ᱫᱚ ᱚᱱᱠᱟ ᱠᱟᱛᱮ ᱜᱮ ᱠᱚᱨᱟᱣ ᱦᱩᱭᱩᱜᱼᱟ ᱡᱟᱦᱟᱸ ᱮᱠᱴᱩ ᱥᱚᱢᱚᱭ ᱠᱚᱢ ᱞᱟᱜᱟᱜᱼᱟ ᱟᱨ ᱢᱚᱡᱽ ᱜᱮ ᱜᱮᱫᱚᱜᱼᱟ ᱥᱤᱵᱤᱞ ᱦᱚᱸ ᱥᱤᱵᱤᱞᱟ ᱱᱚᱜᱼᱚᱭ ᱱᱤᱱᱟᱹᱜ ᱜᱟᱱ ᱦᱩᱭᱮᱱ ᱛᱟᱵᱚᱱᱟ